ᱡᱚᱦᱟᱨ ᱛᱮᱦᱮᱧᱟᱜ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟ ᱛᱮᱦᱮᱧ ᱫᱚ ᱯᱮᱜᱮᱞ ᱫᱤᱱ ᱜᱮ ᱤᱨᱟᱹᱞ ᱥᱟᱭ ᱢᱚᱬᱮ ᱜᱮᱞ ᱢᱚᱬᱮ ᱥᱮᱨᱢᱟ ᱨᱮᱭᱟᱜ ᱛᱮᱦᱮᱧᱟᱜ ᱫᱤᱱ ᱨᱮ ᱵᱤᱨ ᱥᱤᱫᱩ ᱠᱟᱹᱱᱩ ᱛᱟᱹᱠᱤᱱᱟᱜ ᱩᱨᱟᱹᱞ ᱛᱮ ᱪᱟᱸᱫᱽ ᱵᱷᱟᱭᱨᱳ ᱯᱷᱩᱞᱳ ᱡᱷᱟᱱᱳ ᱛᱟᱠᱚᱣᱟᱜ ᱟᱹᱭᱩᱨ ᱛᱮ ᱤᱝᱨᱮᱡᱽ ᱥᱚᱨᱠᱟᱨ ᱥᱩᱫᱽᱠᱷᱳᱨ ᱡᱚᱢᱤᱫᱟᱨ ᱢᱚᱦᱟᱡᱚᱱ ᱠᱚ ᱵᱤᱨᱩᱫᱽ ᱨᱮᱠᱚ ᱦᱩᱞ ᱞᱮᱫᱟ ᱡᱟᱦᱟᱸ ᱫᱚ ᱟᱵᱚ ᱥᱟᱱᱛᱟᱲ ᱦᱩᱞ ᱢᱮᱱᱛᱮ ᱵᱚᱱ ᱵᱟᱰᱟᱭᱮᱫᱟ ᱨᱚᱰᱚᱡ ᱠᱚᱪᱞᱚᱱ ᱱᱟᱦᱟᱪᱟᱨ ᱠᱷᱚᱱ ᱫᱩᱜᱚᱜ ᱞᱟᱹᱜᱤᱫ ᱟᱭᱳ ᱢᱤᱥᱨᱟ ᱠᱚᱣᱟᱜ ᱢᱟᱹᱱ ᱤᱡᱽᱡᱚᱛ ᱵᱟᱧᱪᱟᱣ ᱫᱚᱦᱚᱭ ᱞᱟᱹᱜᱤᱫ ᱵᱤᱨ ᱵᱟᱱᱴᱟ ᱠᱚ ᱡᱤᱣᱤ ᱠᱚ ᱟᱞᱟᱭ ᱟᱠᱟᱫᱟ᱾ ᱩᱱᱠᱩ ᱟᱵᱚ ᱢᱟᱹᱱ ᱮᱢᱟ ᱠᱚ ᱦᱩᱭᱩᱜ ᱛᱟᱵᱚᱱᱟ, ᱫᱤᱥᱟᱹ ᱫᱚᱦᱚ ᱠᱚ ᱦᱩᱭᱩᱜ ᱛᱟᱵᱚᱱᱟ᱾ ᱩᱱᱠᱩ ᱵᱤᱨ ᱵᱟᱱᱴᱟ ᱠᱚ᱾ ᱫᱤᱥᱟᱹ ᱠᱟᱛᱮ ᱚᱱᱚᱬᱦᱤᱭᱟᱹ ᱱᱟᱭᱠᱮ ᱢᱚᱝᱜᱚᱞ ᱪᱚᱱᱫᱨᱚ ᱥᱚᱨᱮᱱ ᱜᱚᱢᱠᱮᱭᱟᱜ ᱢᱤᱫ ᱚᱱᱚᱬᱦᱮ ᱞᱟᱹᱭ ᱠᱟᱛᱮᱧ ᱟᱸᱡᱚᱢ ᱟᱵᱚᱱ ᱠᱟᱱᱟ ᱚᱱᱚᱬᱦᱮ ᱨᱮᱭᱟᱜ ᱧᱩᱛᱩᱢ ᱫᱚ ᱦᱩᱭᱩᱜ ᱠᱟᱱᱟ ᱥᱟᱱᱛᱟᱲ ᱵᱤᱨ ᱥᱤᱫᱷᱩ ᱠᱟᱹᱱᱩ ᱪᱟᱸᱫᱽ ᱵᱷᱟᱭᱨᱳ ᱥᱤᱫᱩ ᱠᱟᱹᱱᱩ ᱟᱹᱵᱤᱱ ᱜᱮ ᱥᱟᱱᱛᱟᱲ ᱵᱤᱨ ᱡᱟᱱᱟᱢ ᱞᱮᱱᱟ ᱵᱤᱱ ᱫᱩᱢᱠᱟᱹ ᱡᱮᱞᱟ ᱨᱮ ᱥᱚᱸᱜᱮ ᱛᱮ ᱡᱚᱭ ᱪᱤᱨ ᱡᱤᱣᱤ ᱮᱢ ᱠᱟᱛᱮ ᱡᱮᱣᱮᱫ ᱠᱮᱫᱟ ᱵᱤᱱ ᱥᱟᱱᱛᱟᱲ ᱯᱤᱨ ᱡᱩᱜᱽ ᱡᱩᱜᱽ ᱧᱩᱛᱩᱢ ᱛᱟᱦᱮᱸᱭᱮᱱ ᱟᱹᱵᱤᱱ ᱢᱚᱦᱟᱵᱤᱨ ᱟᱹᱵᱤᱱ ᱥᱟᱶᱛᱮ ᱪᱟᱸᱫᱽ ᱵᱷᱟᱭᱨᱳ ᱥᱟᱵ ᱠᱮᱫᱟ ᱠᱤᱱ ᱪᱤᱨ ᱛᱮᱸᱜᱳᱭᱮᱱᱟ ᱠᱤᱱ ᱟᱹᱵᱤᱱ ᱥᱟᱶᱛᱮ ᱡᱮᱢᱚᱱ ᱥᱟᱨᱟ ᱨᱮᱱ ᱥᱤᱢ ᱵᱷᱟᱨᱚᱛ ᱫᱤᱥᱚᱢ ᱟᱹᱰᱤ ᱡᱟᱹᱛᱤ ᱟᱹᱰᱤ ᱡᱟᱱᱟᱢ ᱨᱚᱲ ᱚᱠᱚᱭᱟᱜ ᱦᱚᱸ ᱵᱟᱹᱱᱩᱜ ᱟᱱᱟ ᱟᱹᱵᱤᱱ ᱞᱮᱠᱟᱱ ᱫᱚᱲ ᱫᱩᱢᱠᱟᱹ ᱡᱮᱞᱟ ᱨᱮ ᱤᱝᱨᱮᱡᱽ ᱫᱟᱲᱟᱞ ᱦᱚᱲ ᱦᱚᱯᱚᱱ ᱠᱚ ᱨᱚᱰᱚᱡ ᱛᱮᱱᱜᱚᱭᱮᱱᱟ ᱵᱤᱱ ᱦᱟᱨᱠᱮᱛ ᱥᱟᱥᱮᱛ ᱫᱤᱥᱚᱢ ᱠᱷᱚᱱᱟᱜ ᱚᱪᱚᱜ ᱤᱝᱨᱮᱡᱽ ᱦᱚᱲ ᱠᱚ ᱵᱟᱫᱤᱭᱮᱱᱟ ᱵᱟᱠᱚ ᱵᱩᱡᱷᱟᱹᱣ ᱞᱮᱫ ᱠᱚᱪᱚ ᱜᱷᱟᱴᱟᱢᱟᱹᱨᱤ ᱞᱟᱹᱲᱦᱟᱹᱭ ᱠᱚ ᱮᱦᱚᱵ ᱠᱮᱫᱟ ᱦᱚᱲ ᱦᱚᱯᱚᱱ ᱠᱟᱡᱽ ᱤᱝᱨᱮᱡᱽ ᱦᱚᱲ ᱥᱟᱝ ᱧᱮᱯᱮᱫ ᱛᱩᱯᱩᱫ ᱵᱟᱝ ᱜᱮ ᱨᱟᱣᱟ ᱞᱮᱱᱟ ᱰᱩᱢᱠᱟᱹ ᱡᱮᱞᱟ ᱨᱮᱱ ᱦᱚᱲ ᱦᱚᱯᱚᱱ ᱵᱟᱠᱚ ᱵᱚᱛᱚᱨ ᱞᱮᱱᱟ ᱥᱮᱸᱜᱮᱞ ᱴᱩᱴᱤ ᱰᱩᱢᱠᱟᱹ ᱡᱮᱞᱟᱭ ᱟᱛᱟᱨ ᱨᱚᱸᱜᱚ ᱠᱮᱫᱟ ᱦᱚᱲ ᱦᱚᱯᱚᱱᱟᱜ ᱥᱟᱨ ᱠᱚᱯᱤ ᱵᱟᱝ ᱜᱮ ᱞᱤᱪᱟᱹᱲ ᱞᱮᱱᱟ ᱦᱟᱡᱟᱨ ᱦᱟᱡᱟᱨ ᱦᱚᱲ ᱦᱚᱯᱚᱱ ᱡᱤᱣᱤ ᱠᱚ ᱮᱢ ᱠᱮᱫᱟ ᱚᱱᱟ ᱛᱮᱜᱮ ᱥᱟᱱᱛᱟᱲ ᱧᱩᱛᱩᱢ ᱵᱷᱟᱨᱚᱛ ᱨᱮ ᱴᱤᱠᱟᱹᱣ ᱮᱱᱟ ᱵᱤᱨᱵᱷᱩᱢ ᱡᱮᱞᱟ ᱡᱷᱤᱞᱤᱢᱤᱞᱤ ᱜᱷᱩᱴᱩ ᱨᱮ ᱡᱤᱣᱤ ᱵᱤᱱ ᱮᱢ ᱠᱮᱫᱟ ᱵᱤᱨ ᱦᱚᱯᱚᱱ ᱵᱤᱨᱵᱷᱩᱢ ᱟᱭᱳ ᱱᱤᱛ ᱦᱚᱸᱭ ᱦᱚᱢᱚᱨ ᱮᱫᱟ ᱴᱷᱟᱴᱟᱨ ᱵᱟᱹᱡᱤ ᱫᱤᱥᱚᱢ ᱨᱚᱯᱷᱟ ᱟᱨ ᱟᱵᱚ ᱵᱚᱱ ᱨᱟᱯᱟᱪᱟᱜ ᱡᱤᱣᱤ ᱮᱢᱚᱜ ᱛᱤᱸᱜᱩ ᱞᱮᱱᱠᱷᱟᱱ ᱚᱠᱟ ᱠᱟᱹᱢᱤ ᱦᱚᱸ ᱵᱟᱝ ᱟᱴᱠᱟᱜ ᱥᱤᱫᱩ ᱠᱟᱹᱱᱩ ᱪᱟᱸᱫᱽ ᱵᱷᱟᱭᱨᱳ ᱟᱯᱮ ᱜᱮ ᱥᱟᱱᱛᱟᱲ ᱵᱤᱨ ᱡᱚᱦᱟᱨ ᱠᱟᱛᱮ ᱠᱟᱛᱷᱟᱧ ᱢᱩᱪᱟᱹᱫ ᱡᱤᱛᱠᱟᱹᱨ ᱟᱹᱵᱤᱱᱟᱜ ᱪᱤᱨ᱾